ᱡᱚᱦᱟᱨ ᱜᱮ ᱥᱟᱱᱟᱢ ᱜᱟᱛᱮ ᱠᱚ ᱢᱟ ᱛᱚᱵᱮ ᱟᱯᱮ ᱠᱚ ᱥᱟᱢᱟᱝ ᱛᱮ ᱟᱨ ᱢᱤᱫᱴᱟᱝ ᱵᱷᱤᱰᱤᱭᱳ ᱟᱹᱜᱩ ᱠᱟᱛᱮᱧ ᱦᱮᱡ ᱟᱠᱟᱱᱟ ᱱᱚᱣᱟ ᱵᱷᱤᱰᱤᱭᱳ ᱨᱮᱵᱚᱱ ᱯᱟᱲᱦᱟᱜᱼᱟ ᱥᱟᱬᱮᱥ ᱯᱚᱛᱚᱵ ᱜᱮ ᱟᱨ ᱢᱤᱫᱴᱟᱝ ᱥᱟᱛᱟᱢ ᱱᱟᱦᱟᱜ ᱟᱹᱜᱩ ᱠᱟᱛᱮᱧ ᱦᱮᱡ ᱟᱠᱟᱱᱟ ᱢᱟ ᱟᱫᱚ ᱱᱚᱣᱟ ᱢᱟᱲᱟᱝ ᱵᱷᱤᱰᱤᱭᱳ ᱠᱚ ᱚᱠᱚᱭ ᱠᱚ ᱡᱩᱫᱤ ᱵᱟᱵᱚᱱ ᱧᱮᱞ ᱟᱠᱟᱫ ᱠᱷᱟᱱ ᱱᱟᱦᱟᱜ ᱵᱚᱱ ᱧᱮᱞ ᱧᱮᱞᱟ ᱯᱞᱮ ᱞᱤᱥᱴ ᱨᱮ ᱱᱟᱦᱟᱜ ᱢᱮᱱᱟᱜᱼᱟ ᱟᱫᱚ ᱢᱟ ᱛᱚᱵᱮ ᱱᱚᱣᱟ ᱵᱳᱭ ᱫᱚ ᱱᱟᱦᱟᱜ ᱠᱤᱱ ᱚᱞ ᱟᱠᱟᱫᱼᱟ ᱜᱚᱢᱠᱮ ᱦᱟᱡᱟᱢ ᱵᱟᱥᱠᱮ ᱛᱤᱠᱤᱱ ᱱᱚᱣᱟ ᱵᱷᱤᱰᱤᱭᱳ ᱨᱮᱫᱚ ᱵᱚᱱ ᱯᱟᱲᱦᱟᱜᱼᱟ ᱫᱷᱟᱹᱨᱛᱤ ᱟᱨ ᱪᱟᱸᱫᱚ ᱞᱟᱲᱟᱣ ᱱᱟ ᱪᱮᱫ ᱞᱮᱠᱟ ᱫᱷᱟᱹᱨᱛᱤ ᱟᱨ ᱪᱟᱸᱫᱚ ᱟᱨ ᱫᱷᱟᱹᱨᱛᱤ ᱪᱮᱫ ᱞᱮᱠᱟ ᱠᱤᱱ ᱞᱟᱲᱟᱜᱼᱟ ᱚᱱᱟ ᱵᱚᱱ ᱯᱟᱲᱦᱟᱜᱼᱟ ᱛᱚ ᱫᱮᱞᱟ ᱵᱚᱱ ᱧᱮᱞ ᱥᱟᱸᱜᱮᱭᱟ ᱱᱚᱣᱟ ᱫᱷᱟᱹᱨᱛᱤ ᱫᱚ ᱠᱚᱢᱲᱟ ᱞᱮᱠᱟ ᱜᱩᱱᱟᱹᱭ ᱜᱮᱭᱟ ᱱᱚᱣᱟ ᱫᱷᱟᱹᱨᱛᱤ ᱫᱚ ᱟᱡ ᱟᱡ ᱛᱮᱜᱮ ᱟᱹᱪᱩᱨᱚᱜ ᱠᱟᱱᱟ ᱱᱚᱣᱟ ᱞᱟᱲᱟᱣ ᱨᱮᱱᱟᱜ ᱫᱚ ᱵᱟᱨ ᱞᱮᱠᱟᱱᱟᱜ ᱢᱮᱱᱟᱜᱼᱟ ᱡᱮᱞᱮᱠ ᱮᱛᱚᱦᱚᱵ ᱨᱮ ᱢᱮᱱᱟᱜᱼᱟ ᱪᱮᱫ ᱫᱤᱱᱟᱹᱢ ᱞᱟᱲᱟᱣ ᱱᱟ ᱫᱚᱥᱟᱨ ᱨᱮ ᱢᱮᱱᱟᱜᱼᱟ ᱥᱮᱨᱢᱟ ᱞᱟᱲᱟᱣ ᱱᱟ ᱫᱤᱱᱟᱹᱢ ᱞᱟᱲᱟᱣ ᱱᱟ ᱫᱚ ᱪᱮᱫ ᱠᱟᱱᱟ ᱫᱮᱞᱟ ᱵᱚᱱ ᱧᱮᱞᱟ ᱫᱷᱟᱹᱨᱛᱤ ᱫᱚ ᱫᱤᱱᱚᱢ ᱜᱮ ᱟᱡᱟᱜ ᱱᱤᱜᱷᱟᱨᱮ ᱟᱹᱪᱩᱨ ᱟᱠᱟᱱᱟ ᱠᱟᱱᱟᱭ ᱟᱹᱪᱩᱨᱚᱜ ᱠᱟᱱᱟᱭ ᱫᱷᱟᱹᱨᱛᱤ ᱫᱚ ᱜᱷᱩᱲᱤ ᱨᱮᱱᱟᱝ ᱠᱟᱱᱴᱟ ᱠᱟᱲᱮᱡ ᱞᱮᱠᱟ᱾ ᱥᱮᱱᱛᱮᱫᱚᱜ ᱵᱟᱝ ᱟᱹᱪᱩᱨᱚᱜ ᱠᱟᱱᱟ᱾ ᱫᱷᱟᱹᱨᱛᱤ ᱫᱚ ᱜᱷᱩᱲᱤ ᱨᱮᱱᱟᱝ ᱠᱟᱱᱴᱟ ᱠᱟᱲᱮᱡ ᱞᱮᱠᱟ ᱫᱚ ᱞᱮᱠᱟ᱾ ᱥᱮᱱ ᱛᱮᱫᱚ ᱵᱟᱝ ᱟᱹᱪᱩᱨᱚᱜ ᱠᱟᱱᱟ᱾ ᱚᱱᱟ ᱫᱚ ᱜᱷᱩᱲᱤ ᱠᱟᱸᱴᱟ ᱨᱮᱱᱟᱝ ᱩᱞᱴᱟᱹ ᱯᱟᱦᱴᱟ ᱛᱮ ᱫᱤᱥᱚᱢ ᱜᱮ ᱟᱹᱪᱩᱨᱚᱜ ᱠᱟᱱᱟ᱾ ᱟᱡᱟᱜ ᱱᱤᱠᱷᱟᱹ ᱜᱚᱴᱟᱯᱟᱲᱟ ᱟᱹᱪᱩᱨ ᱯᱩᱨᱟᱹᱣᱜ ᱞᱟᱹᱜᱤᱫ ᱛᱮ ᱪᱚᱵᱵᱤᱥ ᱵᱟᱨ ᱤᱥᱤ ᱯᱩᱱ ᱴᱟᱲᱟᱝ ᱚᱠᱛᱚᱭ ᱤᱫᱤᱭᱟ᱾ ᱛᱤᱱᱟᱹᱜ? ᱵᱟᱨ᱾

ᱵᱟᱨ ᱤᱥᱤ ᱯᱩᱱ ᱴᱟᱲᱟᱝ ᱚᱠᱛᱚᱭ ᱤᱫᱤᱭᱟ ᱱᱚᱣᱟ ᱜᱮ ᱫᱷᱟᱹᱨᱛᱤ ᱨᱮᱱᱟᱝ ᱫᱤᱱᱟᱹᱢ ᱞᱟᱲᱟᱜ ᱞᱟᱲᱟᱣᱱᱟ ᱫᱚᱵᱚ ᱢᱮᱛᱟᱜ ᱠᱟᱱᱟ ᱤᱱᱟᱹ ᱛᱟᱭᱚᱢ ᱵᱚᱱ ᱯᱟᱲᱦᱟᱜᱼᱟ ᱥᱮᱨᱢᱟ ᱞᱟᱲᱟᱜ ᱨᱮᱱᱟᱜ ᱫᱚ ᱚᱠᱟ ᱵᱚᱱ ᱢᱮᱛᱟᱜᱼᱟ ᱫᱷᱟᱹᱨᱛᱤ ᱫᱚ ᱟᱨᱮ ᱜᱚᱴᱟᱝ ᱮᱸᱜᱮᱞ ᱠᱷᱚᱱᱟᱜ ᱢᱤᱫᱴᱟᱝ ᱠᱟᱱᱟ ᱟᱨ ᱵᱟᱝᱢᱟ ᱱᱚ ᱜᱚᱴᱟᱝ ᱮᱸᱜᱮᱞ ᱠᱷᱚᱱᱟᱜ ᱢᱤᱫᱴᱟᱝ ᱠᱟᱱᱟ᱾ ᱚᱱᱟᱛᱮ ᱥᱤᱧ ᱪᱟᱸᱫᱚᱣᱟᱜ᱾ ᱫᱷᱟᱨᱮ ᱫᱷᱟᱨᱮ ᱛᱮ ᱟᱹᱪᱩᱨᱚᱜ ᱜᱮᱭᱟᱭ᱾ ᱟᱡᱟᱜ ᱱᱤᱜᱷᱟᱹᱨᱮ ᱟᱹᱪᱩᱨᱚᱜ ᱛᱩᱞᱩᱡ ᱢᱤᱫ ᱥᱮᱨᱢᱟ ᱨᱮ ᱥᱤᱧ ᱪᱟᱸᱫᱚ ᱫᱚᱭ ᱵᱤᱦᱩᱨ ᱯᱩᱨᱟᱹᱣ ᱮᱭᱟ ᱵᱤᱦᱩᱨ ᱯᱩᱨᱟᱹᱣ ᱮᱭᱟ ᱚᱱᱟ ᱫᱚ ᱢᱤᱫ ᱥᱮᱨᱢᱟ ᱟᱨᱵᱟᱝ ᱯᱮ ᱥᱟᱭ ᱯᱮ ᱤᱥᱤ ᱢᱚᱬᱮ ᱢᱟᱦᱟ ᱛᱩᱨᱩᱭ ᱴᱟᱲᱟᱝ ᱛᱩᱨᱟᱹᱣ ᱴᱤᱯᱤᱡ ᱛᱩᱨᱟᱹᱣ ᱴᱤᱯᱤᱡ ᱦᱩᱭᱩᱜᱼᱟ ᱟᱨ ᱵᱟᱝᱢᱟ ᱛᱤᱱ ᱥᱚ ᱯᱚᱸᱭᱥᱚᱴᱴᱤ ᱫᱤᱱ ᱦᱚᱸ ᱦᱩᱭᱩᱜᱼᱟ ᱱᱚᱣᱟ ᱫᱚ ᱫᱷᱟᱹᱨᱛᱤ ᱨᱮᱱᱟᱝ ᱢᱤᱫ ᱥᱮᱨᱢᱟᱠᱤᱭᱟᱹ ᱞᱟᱲᱟᱣᱱᱟ ᱵᱚᱱ ᱢᱮᱛᱟᱜᱼᱟ ᱠᱟᱱᱟ᱾ ᱛᱚ ᱱᱚᱣᱟ ᱵᱷᱤᱰᱤᱭᱳ ᱦᱚᱸ ᱱᱟᱦᱟᱜ ᱛᱟᱵᱚᱱ ᱱᱚᱰᱮ ᱜᱮ ᱢᱩᱪᱟᱹᱫ ᱟᱠᱟᱱᱟ᱾ ᱟᱫᱚ ᱱᱤᱭᱟᱹ ᱵᱷᱤᱰᱤᱭᱳ ᱨᱮ ᱛᱟᱵᱚᱱ ᱠᱚᱢᱮᱱᱴ ᱯᱮ᱾ ᱚᱠᱟ ᱠᱚᱨᱮ ᱡᱩᱫᱤ ᱵᱟᱯᱮ ᱵᱩᱡᱷᱟᱹᱣ ᱫᱟᱲᱮᱭᱟᱜ ᱠᱷᱟᱱ ᱠᱚᱢᱮᱱᱴ ᱥᱮᱠᱥᱚᱱ ᱨᱮ ᱱᱟᱦᱟᱜ ᱛᱟᱵᱚᱱ ᱡᱚᱬᱟᱣ ᱯᱮ᱾ ᱱᱤᱭᱟᱹ ᱵᱷᱤᱰᱤᱭᱳ ᱨᱮ ᱠᱚᱢᱮᱱᱴ ᱠᱟᱜ ᱯᱮ ᱱᱟᱦᱟᱜ ᱟᱨ ᱱᱤᱭᱟᱹ ᱛᱟᱭᱚᱢ ᱚᱠᱟ ᱵᱷᱤᱰᱤᱭᱳ ᱟᱹᱜᱩ ᱠᱟᱛᱮ ᱤᱧ ᱦᱤᱡᱩᱜᱼᱟ᱾ ᱛᱚᱵᱮ ᱧᱟᱯᱟᱢᱟ ᱱᱟᱦᱟᱜ ᱵᱚᱱ ᱟᱨ ᱢᱤᱫᱴᱟᱝ ᱵᱷᱤᱰᱤᱭᱳ ᱨᱮ ᱡᱮᱢᱚᱱ ᱱᱚᱜᱼᱚᱭ ᱟᱫᱚ᱾ ᱢᱩᱪᱟᱹᱫ ᱵᱷᱳᱨ ᱵᱚᱱ ᱧᱮᱞ ᱠᱮᱫ ᱧᱮᱞ ᱥᱟᱸᱜᱮ ᱠᱮᱫ ᱛᱮ ᱢᱟ ᱛᱚᱵᱮ ᱵᱷᱤᱰᱤᱭᱳ ᱠᱚ ᱡᱩᱫᱤ ᱵᱚᱱ ᱠᱩᱥᱤᱭᱟᱫᱼᱟ ᱮᱱᱠᱷᱟᱱ ᱫᱚ ᱞᱟᱭᱤᱠ ᱥᱮᱭᱟᱨ ᱞᱟᱭᱤᱠ ᱥᱮᱭᱟᱨ ᱥᱟᱵᱥᱠᱨᱟᱭᱤᱵᱽ ᱧᱚᱜ ᱠᱟᱜ ᱵᱚᱱ ᱵᱷᱤᱰᱤᱭᱳ ᱠᱚ ᱡᱮᱢᱚᱱ ᱟᱨ ᱜᱟᱛᱮ ᱠᱚᱴᱷᱮᱱ ᱵᱚᱱ ᱥᱟᱞᱟᱜ ᱵᱚᱱ ᱜᱟᱛᱮ ᱠᱚ ᱠᱚᱵᱚᱱ ᱡᱚᱲᱟᱣ ᱠᱚᱣᱟ ᱢᱮᱱᱛᱮᱧ ᱟᱥᱚᱜ ᱠᱟᱱᱟ ᱢᱟ ᱛᱚᱵᱮ ᱱᱚᱣᱟ ᱵᱷᱤᱰᱤᱭᱳ ᱫᱚ ᱱᱚᱰᱮ ᱜᱮ ᱢᱩᱪᱟᱹᱫ ᱠᱟᱱᱟ ᱡᱚᱦᱟᱨ